ᱟᱹᱰᱤ ᱠᱚᱥᱴᱚ ᱵᱩᱡᱷᱟᱹᱜᱼᱟ ᱛᱮ ᱛᱟᱲᱟᱢ ᱞᱟᱹᱜᱤᱫ ᱦᱚᱲ ᱫᱚᱠᱚ ᱠᱚᱢ ᱜᱮᱭᱟ ᱠᱤᱱᱛᱩ ᱠᱷᱟᱨᱟᱯ ᱰᱟᱦᱟᱨ ᱛᱮ ᱦᱚᱲ ᱛᱟᱲᱟᱢ ᱦᱚᱲ ᱫᱚᱠᱚ ᱥᱟᱸᱜᱮ ᱜᱮᱭᱟ ᱚᱱᱟ ᱠᱷᱟᱹᱛᱤᱨ ᱛᱮᱦᱮᱧ ᱟᱵᱚ ᱥᱟᱱᱛᱟᱲ ᱥᱚᱢᱟᱡᱽ ᱱᱚᱝᱠᱟ ᱱᱤᱫᱷᱟᱱ ᱨᱮ ᱟᱨ ᱛᱟᱭᱚᱢ ᱨᱮ ᱢᱮᱱᱟᱜ ᱟᱠᱟᱫᱼᱟ ᱛᱚ ᱤᱧ ᱫᱚ ᱱᱚᱣᱟ ᱜᱮ ᱞᱟᱹᱭ ᱥᱟᱱᱟᱧᱟ ᱡᱟᱦᱟᱸ ᱛᱤᱱᱟᱹᱜ ᱜᱮ ᱱᱚᱣᱟ ᱵᱷᱤᱰᱤᱭᱳ ᱯᱮ ᱧᱮᱞᱮᱫ ᱛᱟᱵᱚᱱ ᱥᱟᱱᱟᱢ ᱠᱚᱴᱷᱮᱱ ᱥᱮᱭᱟᱨ ᱠᱟᱜ ᱛᱟᱵᱚᱱ ᱯᱮ ᱟᱨ ᱱᱚᱣᱟ ᱵᱷᱤᱰᱤᱭᱳ ᱢᱟᱱᱮ ᱡᱟᱹᱥᱛᱤ ᱴᱷᱮᱱ ᱯᱮ ᱥᱮᱭᱟᱨ ᱠᱟᱜ ᱛᱟᱵᱚᱱ ᱠᱷᱟᱱ ᱡᱟᱦᱟᱸᱭ ᱠᱚ ᱢᱤᱫᱴᱟᱝ ᱫᱩᱠ ᱠᱚ ᱵᱩᱡᱷᱟᱹᱣ ᱟᱨ ᱵᱟᱝ ᱠᱚ ᱫᱟᱭᱟ ᱠᱚ ᱵᱩᱡᱷᱟᱹᱣ ᱛᱮ ᱫᱟᱭᱟ ᱛᱤᱠᱤᱱ ᱠᱚ ᱦᱮᱞᱯ ᱠᱚ ᱠᱤᱱᱟ ᱵᱟᱝ ᱠᱚ ᱥᱟᱦᱟᱡᱽᱡᱚ ᱥᱟᱦᱟᱡᱽᱡᱚ ᱜᱚᱲᱚ ᱟᱹᱠᱤᱱᱟ ᱠᱚ ᱛᱮᱦᱮᱧ ᱟᱵᱚ ᱵᱤᱡᱚᱭ ᱫᱟ ᱛᱤᱠᱤᱱ ᱦᱚᱸ ᱟᱹᱰᱤ ᱟᱹᱰᱤ ᱥᱟᱨᱦᱟᱣᱤᱧ ᱮᱢᱟ ᱠᱤᱱᱟ ᱪᱤᱠᱟᱹᱭᱟᱢ ᱱᱚᱣᱟ ᱫᱚ ᱵᱷᱟᱜᱽᱜᱚ ᱨᱮᱱᱟᱜ ᱯᱚᱨᱤᱠᱠᱷᱟ ᱜᱮ ᱵᱟᱝᱞᱮ ᱥᱮ ᱪᱚᱴ ᱪᱟᱸᱫᱚᱣᱟᱜ ᱯᱚᱨᱤᱠᱷᱟ ᱠᱟᱱᱟ ᱱᱚᱣᱟ ᱫᱚ ᱛᱚ ᱢᱚᱱᱮ ᱟᱨ ᱢᱚᱱᱮ ᱟᱞᱚᱢ ᱨᱟᱹᱯᱩᱫ ᱛᱟᱢᱟ ᱡᱮ ᱤᱧ ᱫᱚ ᱥᱚᱵ ᱵᱮᱲᱮ ᱱᱚᱝᱠᱟ ᱜᱮ ᱠᱚᱥᱴᱚ ᱨᱤᱧ ᱛᱟᱦᱮᱱᱟ ᱵᱟᱝᱟ ᱱᱚᱣᱟ ᱠᱚᱥᱴᱚ ᱫᱚ ᱢᱤᱫ ᱫᱤᱱ ᱦᱤᱡᱩᱜ ᱜᱮᱭᱟ ᱟᱨ ᱱᱚᱣᱟ ᱡᱤᱵᱚᱱ ᱨᱮ ᱫᱩᱠ ᱟᱨ ᱥᱩᱠ ᱛᱮᱜᱮ ᱠᱷᱚᱸᱡᱟ ᱟᱠᱟᱱᱟ ᱱᱚᱣᱟ ᱡᱤᱵᱚᱱ ᱫᱚ ᱛᱚ ᱵᱤᱡᱚᱭ ᱫᱟ ᱱᱤᱱᱟᱹ ᱜᱮᱧ ᱨᱤᱠᱩᱭᱮᱥᱴ ᱮᱫᱟ ᱟᱢᱟᱜ ᱢᱚᱱᱮ ᱟᱞᱚᱢ ᱫᱩᱨᱵᱚᱞ ᱛᱟᱢᱟ ᱥᱮ ᱡᱤᱣᱤ ᱟᱞᱚᱢ ᱨᱟᱹᱯᱩᱫ ᱛᱟᱢᱟ ᱥᱮ ᱡᱟᱦᱟᱸᱭ ᱡᱟᱦᱟᱱᱟᱜ ᱠᱚ ᱢᱮᱱ ᱠᱮᱫ ᱟᱢ ᱛᱤᱱᱟᱹᱜ ᱮᱢ ᱫᱟᱲᱮᱭᱟᱜ ᱠᱟᱱᱟ ᱤᱱᱟᱹ ᱫᱚ ᱠᱟᱹᱢᱤ ᱠᱟᱜ ᱢᱮᱜᱮ ᱪᱮᱫᱟᱜ ᱥᱮ

ᱵᱮᱥ ᱵᱷᱩᱞ ᱜᱟᱛᱮ ᱫᱚ ᱟᱨ ᱫᱩᱠ ᱨᱮᱫᱚ ᱪᱤᱞᱤ ᱦᱚᱸ ᱵᱟᱝᱟ ᱚᱱᱟ ᱠᱷᱟᱹᱛᱤᱨ ᱜᱮ ᱟᱵᱚ ᱥᱚᱢᱟᱡᱽ ᱟᱵᱚ ᱠᱷᱮᱨᱣᱟᱲ ᱦᱚᱯᱚᱱ ᱵᱟᱝ ᱥᱟᱱᱛᱟᱲ ᱦᱚᱯᱚᱱ ᱠᱚ ᱛᱮᱦᱮᱧ ᱱᱚᱝᱠᱟ ᱦᱟᱸᱰᱮ ᱱᱟᱸᱰᱮ ᱡᱟᱸᱫᱮ ᱛᱟᱸᱫᱮ ᱨᱮ ᱢᱮᱱᱟᱜ ᱠᱚᱣᱟ ᱡᱩᱢᱤᱫ ᱵᱟᱹᱱᱩᱜ ᱠᱚᱣᱟ ᱢᱟᱱᱮ ᱡᱩᱢᱤᱫ ᱵᱟᱹᱱᱩᱜ ᱵᱚᱱᱟ ᱡᱩᱢᱤᱫ ᱵᱟᱝᱟ ᱜᱚᱲᱚ ᱥᱚᱯᱚᱦᱚᱫ ᱥᱟᱦᱟᱡᱽᱡᱚ ᱪᱮᱫ ᱦᱚᱸ ᱵᱟᱹᱱᱩᱜᱼᱟ ᱚᱱᱟ ᱠᱷᱟᱹᱛᱤᱨ ᱜᱮ ᱛᱮᱦᱮᱧ ᱟᱵᱚ ᱥᱟᱱᱛᱟᱲ ᱦᱚᱲ ᱠᱚᱦᱚᱸ ᱱᱚᱝᱠᱟ ᱦᱟᱸᱰᱮ ᱱᱟᱸᱰᱮ ᱢᱮᱱᱟᱜ ᱟᱠᱟᱫ ᱠᱚᱣᱟ ᱟᱨ ᱵᱟᱝ ᱫᱩᱠ ᱠᱚᱥᱴᱚ ᱨᱮ ᱟᱹᱰᱤ ᱜᱟᱱ ᱱᱚᱝᱠᱟ ᱜᱮ ᱢᱮᱱᱟᱜ ᱟᱠᱟᱫ ᱠᱚᱣᱟ ᱪᱤᱠᱟᱹᱭᱟᱢ ᱟᱫᱚ ᱵᱷᱚᱜᱚᱵᱟᱱᱟᱜ ᱠᱚᱯᱟᱲ ᱞᱤᱠᱷᱚᱱ ᱜᱮ ᱱᱚᱝᱠᱟᱱᱟ ᱡᱟᱦᱟᱸᱭᱟᱜ ᱡᱟᱱᱟᱢ ᱨᱮ ᱡᱟᱦᱟᱸᱭᱟᱜ ᱠᱚᱯᱟᱲ ᱨᱮ ᱚᱞ ᱟᱠᱟᱱ ᱚᱱᱟ ᱢᱟ ᱟᱡᱟᱜ ᱱᱤᱦᱟᱹᱛ ᱜᱮ ᱚᱱᱟ ᱵᱷᱳᱜᱽ ᱛᱮ ᱦᱩᱭᱟᱭᱟ ᱟᱫᱚᱢ ᱪᱤᱠᱟᱹᱭᱟ ᱡᱟᱦᱟᱸ ᱡᱚᱭ ᱫᱟ ᱛᱤᱠᱤᱱ ᱡᱟᱦᱟᱸ ᱟᱹᱵᱤᱱ ᱵᱤᱱ ᱠᱟᱹᱢᱤ ᱠᱟᱱᱟ ᱵᱤᱱ ᱱᱚᱣᱟ ᱫᱚ ᱵᱷᱟᱹᱜᱤᱭᱟᱜ ᱜᱮᱵᱤᱱ ᱠᱟᱹᱢᱤ ᱠᱟᱱᱟ ᱢᱮᱱᱠᱷᱟᱱ ᱚᱠᱚᱭ ᱵᱩᱡᱷᱟᱹᱣᱮᱫᱼᱟ ᱵᱟᱭ ᱵᱩᱡᱷᱟᱹᱣᱮᱫᱼᱟ ᱚᱱᱟ ᱢᱟ ᱦᱚᱲᱟᱜ ᱪᱮᱛᱟᱱ ᱨᱮ ᱰᱤᱯᱮᱱᱰ ᱠᱟᱱᱟ ᱟᱵᱚᱣᱟᱜ ᱪᱮᱛᱟᱱ ᱨᱮᱢᱟ ᱵᱟᱝ ᱠᱟᱱᱟ ᱛᱚᱵᱮ ᱨᱮᱦᱚᱸ ᱟᱵᱚ ᱫᱚ ᱱᱤᱱᱟᱹᱝ ᱵᱷᱚᱨᱥᱟ ᱵᱚᱱ ᱫᱚᱦᱚᱭᱟ ᱵᱷᱚᱜᱚᱵᱟᱱ ᱪᱮᱛᱟᱱ ᱨᱮ ᱵᱷᱚᱨᱥᱟ ᱵᱚᱱ ᱫᱚᱦᱚᱭᱟ ᱵᱷᱚᱜᱚᱵᱟᱱ ᱛᱤᱱ ᱵᱷᱳᱨᱮ ᱞᱟᱹᱭᱟ ᱩᱱ ᱵᱷᱳᱨ ᱫᱚ ᱵᱟᱧᱪᱟᱣ ᱰᱟᱦᱟᱨ ᱛᱮ ᱡᱟᱦᱟᱸ ᱛᱤᱱᱟᱹᱜ ᱜᱮ ᱫᱩᱠ ᱟᱨ ᱠᱚᱥᱴᱚ ᱦᱤᱡᱩᱜ ᱨᱮᱦᱚᱸ ᱵᱟᱧᱪᱟᱣ ᱰᱟᱦᱟᱨ ᱛᱮᱜᱮ ᱵᱚᱱ ᱛᱟᱲᱟᱢ ᱫᱟᱲᱮᱭᱟᱜᱼᱟ ᱟᱨ ᱟᱡ ᱛᱤᱥᱮ ᱞᱟᱹᱭᱟ ᱤᱫᱤ ᱵᱚᱱᱟᱭ ᱥᱮ ᱫᱚᱦᱚ ᱵᱚᱱᱟᱭ ᱚᱱᱟ ᱫᱚ ᱟᱡ ᱪᱮᱛᱟᱱ ᱨᱮ ᱰᱤᱯᱮᱱᱰ ᱚᱱᱟ ᱫᱚ ᱟᱵᱚ ᱵᱟᱵᱚᱱ ᱞᱟᱹᱭᱟ ᱡᱟᱦᱟᱸ ᱛᱤᱱᱟᱹᱜ ᱜᱮ ᱢᱟᱱᱮ ᱯᱟᱹᱨᱩᱠᱷᱤᱭᱟᱹ ᱠᱚ ᱨᱩᱥᱤᱠᱟ ᱠᱚ ᱟᱨ ᱵᱟᱝ ᱫᱩᱞᱟᱹᱲᱤᱭᱟᱹ ᱠᱚ ᱥᱟᱶᱛᱟ ᱥᱤᱠᱟᱹᱨᱤᱭᱟᱹ ᱠᱚ ᱢᱮᱱᱟᱜ ᱠᱚᱣᱟ ᱱᱩᱠᱩ ᱠᱚᱦᱚᱸ ᱫᱩᱠ ᱵᱮᱲᱟ ᱫᱚ ᱵᱟᱭ ᱜᱚᱲᱚ ᱟᱢᱟ ᱛᱤᱱ ᱡᱚᱠᱷᱟ ᱟᱡᱟᱜ ᱫᱚᱨᱠᱟᱨ ᱵᱮᱲᱟ ᱨᱮᱫᱚ ᱩᱱ ᱡᱚᱠᱷᱟ ᱫᱚ ᱟᱢᱟᱜ ᱡᱟᱸᱜᱟᱭ ᱥᱟᱵ ᱛᱟᱢᱟ ᱟᱨ ᱛᱤᱱ ᱡᱚᱠᱷᱟ ᱟᱢ ᱫᱩᱠᱩᱜᱼᱟ ᱩᱱ ᱡᱚᱠᱷᱟ ᱫᱚ ᱟᱢ ᱫᱚ ᱵᱟᱭ ᱠᱚᱭᱚᱜ ᱟᱢᱟ ᱢᱟᱱᱮ ᱟᱢ ᱫᱚ ᱵᱟᱭ ᱠᱚᱭᱚᱜ ᱟᱢᱟ ᱥᱟᱶᱛᱮ ᱡᱟᱦᱟᱸ ᱛᱤᱱᱟᱹᱜ ᱮᱢ ᱠᱚᱱᱴᱟᱠᱴ ᱨᱮᱦᱚᱸ ᱟᱢᱟᱜ ᱨᱤᱯᱞᱟᱭ ᱫᱚ ᱵᱟᱭ ᱨᱩᱣᱟᱹᱲ ᱜᱮᱭᱟ ᱱᱚᱣᱟ ᱫᱚ ᱵᱷᱟᱹᱜᱤ ᱴᱷᱤᱠ ᱵᱚᱱ ᱵᱟᱲᱟᱭᱟ ᱟᱨ ᱪᱟᱹᱞᱩ ᱟᱠᱟᱱᱟ ᱱᱚᱣᱟ ᱫᱩᱱᱤᱭᱟᱹ ᱨᱮ ᱚᱱᱠᱟ ᱜᱮ ᱵᱚᱭᱦᱟ ᱠᱚ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫᱮᱫ ᱛᱟᱵᱚᱱ ᱟᱨ ᱱᱮᱠᱥᱴ ᱵᱷᱤᱰᱤᱭᱳ ᱨᱮᱵᱚᱱ ᱧᱟᱯᱟᱢᱟ ᱫᱟᱭᱟ ᱠᱟᱛᱮ ᱱᱚᱣᱟ ᱵᱷᱤᱰᱤᱭᱳ ᱡᱟᱹᱥᱛᱤ ᱥᱮᱭᱟᱨ ᱧᱚᱜ ᱠᱟᱜ ᱛᱟᱵᱚᱱ ᱯᱮ ᱟᱨ ᱪᱮᱱᱮᱞ ᱠᱚᱨᱮ ᱡᱩᱫᱤ ᱱᱟᱣᱟ ᱢᱮᱱᱟᱜ ᱯᱮ ᱛᱟᱵᱚᱱᱟ ᱪᱮᱱᱮᱞ ᱠᱚ ᱥᱟᱵᱥᱠᱨᱟᱭᱤᱵ ᱛᱟᱵᱚᱱ ᱯᱮ ᱟᱨ ᱚᱱᱟ ᱥᱩᱨ ᱨᱮ ᱢᱮᱱᱟᱜ ᱜᱷᱟᱱᱴᱤ ᱪᱤᱱᱦᱟᱹ ᱠᱚ ᱠᱟᱹᱴᱤᱡ ᱚᱛᱟ ᱧᱚᱜ ᱠᱟᱜ ᱛᱟᱵᱚᱱ ᱯᱮ ᱤᱱᱟᱹᱠᱷᱟᱱ ᱵᱷᱤᱰᱤᱭᱳ ᱡᱟᱦᱟᱸ ᱛᱤᱨᱮ ᱵᱮᱱᱟᱜᱼᱟ ᱱᱚᱝᱠᱟ ᱱᱟᱣᱟ ᱱᱟᱣᱟ ᱵᱷᱤᱰᱤᱭᱳ ᱟᱹᱜᱩ ᱠᱟᱛᱮ ᱦᱤᱡᱩᱜ ᱛᱟᱵᱚᱱ ᱯᱨᱚᱛᱷᱚᱢ ᱟᱯᱮ ᱴᱷᱮᱱ ᱥᱮᱴᱮᱨᱚᱜᱼᱟ ᱟᱨ ᱚᱱᱟ ᱚᱞ ᱨᱮ ᱠᱞᱤᱠ ᱠᱟᱜ ᱛᱟᱵᱚᱱ ᱯᱮ ᱤᱱᱟᱹ ᱠᱷᱟᱱ ᱢᱟᱲᱟᱝ ᱨᱮ ᱟᱯᱮ ᱴᱷᱮᱱ ᱥᱮᱴᱮᱨᱚᱜ ᱛᱟᱵᱚᱱᱟ ᱱᱟᱣᱟ ᱱᱟᱣᱟ ᱵᱷᱤᱰᱤᱭᱳ ᱯᱮ ᱧᱟᱢ ᱫᱟᱲᱮᱭᱟᱜᱼᱟ ᱟᱨ ᱱᱚᱝᱠᱟ ᱢᱟᱱᱮ ᱱᱟᱣᱟ ᱱᱟᱣᱟ ᱵᱞᱚᱜᱽ ᱨᱮ ᱵᱞᱚᱜᱽ ᱵᱷᱤᱰᱤᱭᱳ ᱯᱮ ᱧᱟᱢ ᱛᱟᱵᱚᱱᱟ ᱟᱨ ᱱᱚᱝᱠᱟᱱ ᱱᱟᱣᱟ ᱱᱟᱣᱟ ᱠᱟᱛᱷᱟ ᱦᱚᱸᱯᱮ ᱵᱟᱲᱟᱭ ᱫᱟᱲᱮᱭᱟᱜ ᱛᱟᱵᱚᱱᱟ ᱢᱟ ᱮᱱᱠᱷᱟᱱ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫᱮᱫ ᱛᱟᱵᱚᱱᱟ ᱥᱟᱱᱟᱢ ᱠᱚᱜᱮ ᱤᱧ ᱯᱟᱦᱴᱟ ᱠᱷᱚᱱ ᱜᱚᱰ ᱡᱚᱦᱟᱨ